ᱡᱚᱦᱟᱨ ᱜᱮ ᱥᱟᱱᱟᱢ ᱠᱚ ᱱᱤᱭᱟᱹ ᱟᱹᱫᱤᱵᱟᱹᱥᱤ ᱱᱟᱣᱟ ᱦᱩᱫᱤᱥ ᱨᱮ ᱛᱮᱦᱮᱧ ᱯᱮ ᱧᱮᱞ ᱮᱫᱟ ᱟᱵᱚ ᱟᱛᱳ ᱚᱲᱟᱜ ᱨᱮᱱᱟᱜ ᱢᱟᱺᱡᱷᱤ ᱛᱷᱟᱱ ᱱᱤᱭᱟᱹ ᱫᱚ ᱢᱟᱺᱡᱷᱤ ᱛᱷᱟᱱ ᱢᱮᱱᱟᱜᱼᱟ ᱥᱤᱸᱡᱟᱹ ᱜᱷᱩᱴᱩ ᱟᱛᱳ ᱨᱮ ᱛᱷᱟᱱᱟ ᱰᱟᱱᱰᱠᱚᱨᱟ ᱡᱮᱞᱟ ᱠᱟᱴᱤᱦᱟᱨ ᱟᱹᱰᱤ ᱱᱟᱯᱟᱭ ᱟᱹᱰᱤ ᱥᱟᱨᱦᱟᱣᱮᱫ ᱠᱚᱣᱟᱹᱧ ᱱᱤᱭᱟᱹ ᱟᱛᱳ ᱨᱮᱱ ᱢᱟᱺᱡᱷᱤ ᱵᱟᱵᱟ ᱢᱟᱹᱡᱷᱤ ᱜᱚᱜᱚ ᱡᱚᱛᱚ ᱜᱤᱧ ᱥᱟᱨᱦᱟᱣᱮᱫ ᱠᱚᱣᱟ ᱛᱤᱱᱟᱹᱜ ᱵᱟᱹᱲᱤᱭᱟᱹ ᱵᱚᱞᱮ ᱟᱨ ᱠᱚ ᱡᱟᱭᱜᱟ ᱠᱷᱚᱡ ᱥᱮ ᱟᱨ ᱠᱚ ᱟᱛᱳ ᱠᱷᱚᱡ ᱱᱤᱭᱟᱹ ᱫᱚ ᱟᱹᱰᱤ ᱥᱟᱨᱦᱟᱣᱟᱱ ᱢᱟᱹᱡᱷᱤ ᱛᱷᱟᱱ ᱧᱮᱞ ᱠᱮᱫ ᱛᱟᱠᱚᱣᱟ ᱟᱨ ᱟᱯᱮ ᱯᱮ ᱧᱮᱞᱮᱫ ᱠᱟᱱ ᱜᱮᱭᱟ ᱛᱤᱱᱟᱹᱜ ᱱᱟᱯᱟᱭ ᱧᱮᱞᱚᱜ ᱠᱟᱱᱟ ᱡᱮ ᱦᱤᱥᱟᱹᱵ ᱛᱮ ᱟᱨ ᱠᱚᱢᱟ ᱟᱨ ᱠᱚ ᱟᱛᱳ ᱨᱮᱯᱮ ᱧᱮᱞ ᱠᱷᱟᱡ ᱢᱟ ᱱᱤᱭᱟᱹ ᱢᱟ ᱱᱤᱝᱠᱟ ᱦᱚᱸ ᱵᱟᱝ ᱛᱤᱱᱟᱹᱜ ᱵᱟᱹᱲᱤᱭᱟᱹ ᱠᱚ ᱥᱟᱡᱟᱣ ᱠᱟᱫᱟ ᱛᱤᱱᱟᱹᱜ ᱵᱟᱛᱨᱟᱣ ᱜᱮᱴ ᱠᱚ ᱞᱟᱜᱟᱣ ᱠᱟᱫᱟ ᱟᱨ ᱛᱤᱱᱟᱹᱜ ᱢᱚᱡᱽ ᱧᱮᱞᱚᱜ ᱠᱟᱱᱟ ᱱᱤᱝᱠᱟ ᱜᱮ ᱦᱳᱱᱟ ᱪᱟᱦᱤᱭᱮ ᱟᱵᱚ ᱥᱚᱢᱟᱡᱽ ᱨᱮ ᱦᱟᱞᱟᱠᱤ ᱥᱚᱢᱚᱭ ᱥᱚᱢᱚᱭ ᱨᱮ ᱵᱟᱠᱚ ᱵᱚᱸᱜᱟᱭᱮᱫᱟ ᱚᱱᱟ ᱫᱚ ᱟᱞᱟᱜᱽ ᱠᱟᱛᱷᱟ ᱠᱟᱱᱟ ᱞᱮᱠᱤᱱ ᱧᱮᱞ ᱨᱮ ᱟᱹᱰᱤ ᱢᱚᱡᱽ ᱧᱮᱞᱚᱜ ᱠᱟᱱᱟ ᱡᱟᱦᱟᱸᱭ ᱦᱚᱸ ᱪᱟᱞᱟᱜ ᱦᱤᱡᱩᱜ ᱮ ᱵᱮᱸᱜᱮᱫ ᱵᱟᱲᱟᱣᱟᱛᱟᱢᱟ ᱢᱟᱹᱡᱷᱤ ᱛᱷᱟᱱ ᱢᱟᱹᱡᱷᱤ ᱟᱥᱛᱷᱟᱱ ᱟᱹᱰᱤ ᱵᱟᱹᱲᱦᱤᱭᱟᱹᱭ ᱧᱮᱞᱟ ᱥᱮ ᱵᱟᱝ ᱫᱚ ᱱᱤᱭᱟᱹ ᱟᱹᱛᱩ ᱨᱮᱱ ᱥᱳᱪ ᱱᱤᱭᱟᱹ ᱟᱹᱛᱩ ᱨᱮᱱ ᱜᱩᱱᱟᱹᱱ ᱥᱮ ᱦᱩᱫᱤᱥ ᱵᱟᱹᱲᱤᱭᱟᱹ ᱦᱮᱱᱟᱜ ᱛᱟᱠᱚ ᱛᱮ ᱟᱠᱚᱣᱟᱜ ᱢᱟᱹᱡᱷᱤ ᱛᱷᱟᱱ ᱥᱮ ᱟᱠᱚᱣᱟᱜ ᱟᱥᱛᱷᱟᱱ ᱫᱚ ᱵᱟᱹᱲᱭᱟᱹ ᱠᱚᱫᱚ ᱠᱚ ᱡᱚᱛᱚᱱ ᱡᱚᱜᱟᱣ ᱠᱟᱫᱟ ᱟᱨ ᱱᱤᱭᱟᱹ ᱠᱚ ᱠᱟᱛᱷᱟ ᱛᱮᱜᱮ ᱟᱵᱚᱣᱟᱜ ᱥᱮ ᱱᱤᱭᱟᱹ ᱠᱚ ᱢᱟᱹᱡᱷᱤ ᱛᱷᱟᱱ ᱛᱮᱜᱮ ᱟᱵᱚᱣᱟᱜ ᱯᱮᱦᱪᱟᱱ ᱦᱩᱭᱩᱜ ᱠᱟᱱ ᱛᱟᱵᱚᱱᱟ ᱥᱮ ᱟᱨ ᱠᱚᱣᱟᱜ ᱫᱤᱠᱩ ᱯᱩᱥᱤ ᱧᱮᱞ ᱠᱚᱯᱮ ᱟᱠᱚᱣᱟᱜ ᱢᱮᱱᱟᱜ ᱛᱟᱠᱚᱣᱟ ᱢᱚᱱᱫᱤᱨ ᱦᱮᱱᱟᱜ ᱛᱟᱠᱚᱣᱟ ᱪᱮᱫ ᱢᱮᱱᱟᱜ ᱛᱟᱠᱚᱣᱟ ᱤᱥᱟᱹᱭ ᱠᱚᱣᱟᱜ ᱪᱟᱨᱪ ᱦᱮᱱᱟᱜ ᱛᱟᱠᱚᱣᱟ ᱢᱩᱥᱞᱟᱹ ᱠᱚᱣᱟᱜ ᱢᱟᱹᱡᱷᱤ ᱦᱮᱱᱟᱜ ᱛᱟᱠᱚᱣᱟ ᱚᱱᱠᱟᱜᱮ ᱟᱵᱚᱣᱟᱜ ᱱᱤᱭᱟᱹ ᱠᱟᱱ ᱛᱟᱵᱚᱱᱟ ᱢᱟᱹᱡᱷᱤ ᱛᱷᱟᱱ ᱡᱮ ᱱᱤᱭᱟᱹ ᱟᱵᱚ ᱡᱚᱜᱟᱣ ᱠᱟᱛᱮ ᱵᱚᱱ ᱫᱚᱦᱚᱭᱟ ᱱᱤᱭᱟᱹ ᱟᱵᱚ ᱦᱚᱲ ᱦᱚᱯᱚᱱ ᱨᱮᱱᱟᱜ ᱯᱮᱦᱪᱟᱱ ᱠᱟᱱ ᱛᱟᱵᱚᱱᱟ ᱥᱮ ᱟᱵᱚ ᱠᱚᱨᱮᱱ ᱦᱟᱯᱲᱟᱢ ᱠᱚ ᱮᱢ ᱠᱟᱜ ᱵᱚᱱᱟ ᱱᱤᱭᱟᱹ ᱟᱵᱚ ᱵᱟᱵᱚᱱ ᱡᱚᱛᱟᱣ ᱡᱚᱛᱚᱱ ᱫᱚᱦᱚᱭᱟ ᱛᱚ ᱟᱵᱚᱣᱟᱜ ᱜᱮ ᱵᱟᱹᱲᱤᱡ ᱦᱩᱭᱩᱜ ᱠᱟᱱᱟ ᱟᱵᱚᱣᱟᱜ ᱥᱚᱢᱟᱡᱽ ᱜᱮ ᱵᱟᱹᱲᱤᱡᱚᱜ ᱠᱟᱱᱟ ᱟᱜᱟᱨ ᱱᱤᱭᱟᱹ ᱠᱤ ᱟᱵᱚ ᱠᱟᱛᱷᱟ ᱵᱟᱵᱚᱱ ᱵᱩᱡᱷᱟᱹᱣᱟ ᱛᱚ ᱟᱵᱚ ᱜᱮᱵᱚᱱ ᱵᱟᱠᱚ ᱢᱮᱱᱟ ᱵᱚᱞᱮ ᱟᱵᱚ ᱜᱮᱵᱚᱱ ᱵᱮ ᱵᱩᱫᱽᱫᱷᱤ ᱞᱮᱠᱟᱱ ᱦᱚᱲ ᱠᱟᱱᱟ ᱵᱚᱱ ᱪᱮᱫᱟᱜ ᱟᱵᱚᱣᱟᱜ ᱫᱷᱚᱨᱚᱢ ᱜᱮ ᱥᱮ ᱟᱵᱚᱣᱟᱜ ᱤᱭᱟᱹ ᱟᱥᱛᱷᱟᱱ ᱜᱮ ᱵᱟᱵᱚᱱ ᱡᱚᱛᱚᱱ ᱡᱚᱜᱟᱣᱟ ᱱᱤᱭᱟᱹ ᱫᱚ ᱟᱵᱚᱣᱟᱜ ᱜᱮ ᱞᱳᱠᱥᱟᱱ ᱦᱩᱭᱩᱜ ᱠᱟᱱᱟ ᱟᱨᱤᱧ ᱥᱟᱨᱦᱟᱣᱮᱫ ᱠᱚᱣᱟ ᱱᱤᱭᱟᱹ ᱥᱤᱧᱡᱟᱹ ᱜᱷᱩᱴᱩ ᱟᱹᱛᱩ ᱨᱮᱱ ᱟᱹᱰᱤ ᱥᱟᱨᱦᱟᱣ ᱮᱢᱟᱣᱟᱠᱚ ᱠᱟᱱᱟ ᱱᱤᱭᱟᱹ ᱟᱹᱛᱩ ᱨᱮᱱ ᱢᱟᱹᱡᱷᱤ ᱵᱟᱵᱟ ᱥᱮ ᱱᱤᱭᱟᱹ ᱟᱹᱛᱩ ᱨᱮᱱ ᱥᱚᱢᱟᱡᱽ ᱨᱮᱱ ᱦᱚᱲ ᱡᱮ ᱵᱚᱞᱮ ᱟᱠᱚᱣᱟᱜ ᱢᱟᱹᱡᱷᱤ ᱛᱷᱟᱱ ᱠᱚ ᱡᱚᱛᱟᱣ ᱡᱚᱛᱚᱱ ᱡᱚᱜᱟᱣ ᱠᱟᱫᱟ ᱱᱩᱠᱩ ᱜᱮ ᱟᱨ ᱠᱚ ᱧᱮᱞ ᱯᱮ ᱟᱨ ᱠᱚ ᱟᱹᱛᱩ ᱨᱮ ᱟᱨ ᱠᱚ ᱡᱟᱭᱜᱟ ᱨᱮ ᱵᱚᱞᱮ ᱢᱟᱹᱡᱷᱤ ᱛᱷᱟᱱ ᱫᱚ ᱚᱱᱠᱟ ᱜᱮ ᱢᱮᱱᱟᱜᱼᱟ ᱵᱟᱠᱚ ᱡᱚᱛᱚᱱ ᱡᱚᱜᱟᱣ ᱠᱟᱫᱟ ᱚᱱᱠᱟ ᱜᱮ ᱡᱮ ᱵᱚᱞᱮ ᱠᱷᱩᱞᱟᱹ ᱦᱟᱣᱟ ᱨᱮ ᱛᱟᱦᱮᱱ ᱠᱟᱱᱟ ᱟᱨ ᱤᱭᱟᱹ ᱵᱚᱞᱮ ᱡᱚᱛᱚᱱ ᱡᱚᱜᱟᱣ ᱵᱟᱹᱱᱩᱜᱼᱟ ᱟᱨ ᱠᱚ ᱡᱟᱭᱜᱟ ᱨᱮ ᱱᱤᱭᱟᱹ ᱱᱩᱠᱩᱧ ᱥᱟᱨᱦᱟᱣ ᱠᱚ ᱠᱟᱱᱟ ᱵᱚᱞᱮ ᱟᱹᱰᱤ ᱵᱟᱹᱲᱦᱭᱟᱹ ᱠᱚ ᱡᱚᱛᱚᱱ ᱡᱚᱜᱟᱣ ᱠᱟᱫᱟ ᱟᱹᱰᱤ ᱵᱟᱹᱲᱦᱭᱟᱹ ᱠᱚ ᱥᱟᱡᱟᱣ ᱠᱟᱫᱟ ᱜᱮᱹᱴ ᱠᱚᱯᱮ ᱧᱮᱞᱮᱫ ᱠᱟᱱ ᱜᱮᱭᱟ ᱱᱤᱭᱟᱹ ᱠᱷᱚᱡ ᱜᱮ ᱟᱵᱚᱣᱟᱜ ᱯᱮᱦᱪᱟᱱ ᱦᱩᱭᱩᱜ ᱠᱟᱱ ᱛᱟᱵᱚᱱᱟ ᱱᱤᱭᱟᱹ ᱠᱷᱚᱡ ᱜᱮ ᱟᱵᱚᱣᱟᱜ ᱡᱚᱛᱚ ᱥᱚᱢᱟᱡᱽ ᱨᱮᱱ ᱥᱮ ᱫᱤᱠᱩ ᱯᱩᱥᱤ ᱠᱚ ᱵᱩᱡᱷᱟᱹᱣᱮᱫ ᱵᱚᱱᱟ ᱵᱚᱞᱮ ᱱᱩᱠᱩ ᱫᱚ ᱱᱤᱭᱟᱹ ᱟᱥᱛᱷᱟᱱ ᱠᱟᱱ ᱛᱟᱠᱚᱣᱟ ᱢᱟᱹᱡᱷᱤ ᱛᱷᱟᱱ ᱠᱟᱱ ᱛᱟᱠᱚᱣᱟ ᱱᱤᱭᱟᱹ ᱠᱷᱚᱡ ᱜᱮ ᱱᱩᱠᱩᱣᱟᱜ ᱟᱨ ᱱᱤᱭᱟᱹ ᱠᱷᱚᱡ ᱜᱮᱠᱚ ᱟᱜᱮ ᱠᱚ ᱵᱟᱲᱦᱟᱜ ᱠᱟᱱᱟ ᱱᱤᱭᱟᱹ ᱜᱮᱠᱚ ᱟᱨ ᱯᱮᱦᱪᱟᱱ ᱠᱟᱱ ᱛᱟᱵᱚᱱᱟ ᱢᱟᱹᱡᱷᱤ ᱛᱷᱟᱱ ᱟᱜᱟᱨ ᱱᱤᱭᱟᱹ ᱜᱮᱵᱚᱱ ᱰᱷᱤᱞᱟᱹᱣ ᱟᱜᱼᱟ ᱛᱚ ᱟᱵᱚᱣᱟᱜ ᱡᱚᱛᱚ ᱟᱹᱨᱤᱪᱟᱹᱞᱤ ᱵᱚᱱ ᱰᱷᱤᱞᱟᱹᱣ ᱟᱜ ᱠᱟᱱᱟ ᱱᱤᱭᱟᱹ ᱟᱵᱚ ᱵᱩᱡᱷᱟᱹᱣ ᱦᱚᱱᱟ ᱪᱟᱭᱭᱮ ᱟᱨ ᱠᱚ ᱟᱛᱳ ᱨᱮᱱ ᱱᱤᱭᱟᱹ ᱟᱹᱫᱤᱵᱟᱹᱥᱤ ᱱᱟᱣᱟ ᱦᱩᱫᱤᱥ ᱥᱮ ᱢᱮᱛᱟᱣ ᱢᱮᱱᱫᱟ ᱤᱭᱟᱹ ᱥᱟᱢᱡᱷᱟᱣ ᱠᱳᱥᱤᱥ ᱫᱟ ᱡᱮ ᱵᱚᱞᱮ ᱱᱤᱭᱟᱹ ᱢᱟᱹᱡᱷᱤ ᱛᱷᱟᱱ ᱡᱚᱛᱚᱱ ᱡᱚᱜᱟᱣ ᱛᱟᱵᱚᱱ ᱯᱮ ᱪᱮᱫᱟᱜ ᱟᱵᱚᱣᱟᱜ ᱯᱮᱦᱪᱟᱱ ᱠᱟᱱ ᱛᱟᱵᱚᱱᱟ ᱢᱟᱹᱡᱷᱤ ᱛᱷᱟᱱ ᱟᱵᱚ ᱱᱤᱭᱟᱹ ᱜᱮ ᱵᱟᱵᱚᱱ ᱡᱚᱛᱚᱱ ᱡᱚᱜᱟᱣ ᱞᱮᱠᱷᱟᱱ ᱟᱵᱚᱣᱟᱜ ᱫᱚ ᱡᱚᱛᱚᱣᱟᱜ ᱚᱥᱛᱤᱛᱛᱚ ᱜᱮ ᱪᱟᱵᱟᱜ ᱛᱟᱵᱚᱱᱟ ᱟᱹᱫᱤᱵᱟᱹᱥᱤ ᱱᱚᱣᱟ ᱦᱩᱫᱤᱥ ᱮ ᱥᱟᱢᱡᱷᱟᱣ ᱠᱚᱥᱤᱥ ᱮᱫᱟ ᱡᱮ ᱵᱚᱞᱮ ᱱᱤᱝᱠᱟ ᱜᱮ ᱟᱵᱚᱣᱟᱜ ᱟᱫᱚ ᱢᱟᱹᱡᱷᱤ ᱛᱷᱟᱱ ᱡᱚᱜᱟᱣ ᱫᱚᱦᱚᱭ ᱛᱟᱵᱚᱱ ᱯᱮ ᱟᱨ ᱱᱤᱭᱟᱹ ᱵᱷᱤᱰᱤᱭᱳ ᱡᱟᱫᱟ ᱥᱮ ᱡᱟᱫᱟ ᱥᱮᱭᱟᱨ ᱛᱟᱵᱚᱱ ᱯᱮ ᱯᱷᱟᱭᱞᱟᱣ ᱛᱟᱵᱚᱱ ᱯᱮ ᱥᱮ ᱟᱨ ᱠᱚ ᱢᱟᱹᱡᱷᱤ ᱵᱟᱵᱟ ᱥᱮ ᱢᱟᱹᱡᱷᱤ ᱜᱚᱜᱚ ᱥᱮ ᱚᱱᱟ ᱥᱚᱢᱟᱡᱽ ᱨᱮᱱ ᱠᱚ ᱵᱩᱡᱷᱟᱹᱣ ᱫᱟᱲᱮᱭᱟᱜ ᱵᱟᱝ ᱫᱚ ᱱᱤᱭᱟᱹ ᱟᱵᱚᱣᱟᱜ ᱟᱥᱛᱷᱟᱱ ᱠᱟᱱᱟ ᱡᱚᱛᱚᱱ ᱡᱚᱛᱚᱱ ᱡᱚᱜᱟᱣ ᱟᱵᱚᱱ ᱚᱱᱟᱛᱮᱧ ᱢᱮᱛᱟ ᱯᱮ ᱠᱟᱱᱟ ᱱᱤᱭᱟᱹ ᱵᱷᱤᱰᱭᱳ ᱥᱮᱭᱟᱨ ᱛᱟᱵᱚᱱ ᱯᱮ ᱥᱮ ᱟᱨ ᱦᱚᱲ ᱠᱚ ᱵᱩᱡᱷᱟᱹᱣ ᱫᱟᱲᱮ ᱟᱨ ᱫᱤᱥᱚᱢ ᱨᱮᱱ ᱦᱚᱲ ᱠᱚ ᱵᱩᱡᱷᱟᱹᱣ ᱫᱟᱲᱮ ᱵᱚᱞᱮ ᱟᱵᱚᱣᱟᱜ ᱢᱟᱹᱡᱷᱤ ᱛᱷᱟᱱ ᱡᱚᱛᱟᱣ ᱡᱚᱛᱚᱱ ᱡᱚᱜᱟᱣ ᱫᱚ ᱡᱟᱹᱨᱩᱨᱤ ᱠᱟᱱ ᱛᱟᱵᱚᱱᱟ ᱱᱤᱭᱟᱹ ᱜᱮ ᱟᱹᱫᱤᱵᱟᱹᱥᱤ ᱢᱮᱱ ᱮᱫᱟ ᱵᱚᱞᱮ ᱟᱯᱮ ᱱᱤᱭᱟᱹ ᱵᱷᱤᱰᱭᱳ ᱡᱟᱦᱟᱸ ᱛᱤᱱᱟᱹᱜ ᱥᱮᱭᱟᱨ ᱛᱟᱵᱚᱱ ᱯᱮ ᱟᱨ ᱱᱤᱭᱟᱹ ᱪᱮᱱᱮᱞ ᱦᱚᱸ ᱩᱱᱟᱹᱜ ᱞᱟᱹᱴᱩ ᱵᱟᱹᱱᱩᱜᱼᱟ ᱰᱮᱡ ᱜᱮᱭᱟ ᱯᱟᱸᱪ ᱪᱷᱚ ᱥᱚ ᱜᱮ ᱢᱮᱱᱟᱜ ᱠᱚᱣᱟ ᱵᱟᱲᱦᱟᱣ ᱛᱟᱵᱚᱱ ᱯᱮ ᱩᱥᱟᱹᱨᱟ ᱛᱮ ᱟᱨ ᱢᱚᱡᱽ ᱛᱮ ᱢᱚᱡᱽ ᱠᱟᱛᱷᱟ ᱫᱚᱦᱚᱭ ᱫᱟᱲᱮᱭᱟᱜᱼᱟ ᱱᱤᱭᱟᱹ ᱤᱭᱩᱴᱩᱵᱽ ᱪᱮᱱᱮᱞ ᱨᱮ ᱢᱟ ᱛᱚᱵᱮ ᱥᱟᱱᱟᱢ ᱠᱚ ᱤᱧ ᱛᱚᱨᱚᱯᱷ ᱠᱷᱚᱡ ᱥᱟᱹᱜᱩᱱ ᱡᱚᱦᱟᱨ